ᱡᱚᱦᱟᱨ ᱜᱮ ᱫᱤᱥ ᱦᱩᱫᱤᱥ ᱥᱟᱶᱛᱟ ᱮᱵᱮᱱ ᱤᱭᱩᱴᱩᱵᱽ ᱪᱮᱱᱮᱞ ᱠᱷᱚᱱ ᱥᱟᱱᱟᱢ ᱠᱚ ᱥᱟᱹᱜᱩᱱ ᱫᱟᱨᱟᱢ ᱜᱟᱛᱮ ᱠᱚ ᱛᱮᱦᱮᱧᱟᱜ ᱵᱷᱤᱰᱤᱭᱳ ᱨᱮᱫᱚᱧ ᱞᱟᱹᱭᱟ ᱟᱹᱨᱤᱪᱟᱹᱞᱤ ᱵᱟᱡᱟᱨ ᱠᱷᱚᱱ ᱟᱵᱚ ᱪᱤᱠᱟᱹ ᱛᱮᱵᱚᱱ ᱥᱚᱯᱤᱝᱟ ᱟᱨ ᱪᱤᱠᱟᱹ ᱛᱮᱵᱚᱱ ᱞᱚᱜᱤᱱᱚᱜᱼᱟ ᱛᱳ ᱜᱟᱛᱮ ᱠᱚ ᱟᱹᱰᱤᱜᱟᱱ ᱠᱚ ᱠᱚᱢᱮᱱᱴ ᱠᱟᱫᱟ ᱡᱮ ᱵᱚᱭᱦᱟ ᱱᱚᱣᱟ ᱮᱯᱥ ᱵᱟᱝ ᱳᱯᱮᱱᱚᱜ ᱠᱟᱱᱟ ᱥᱮ ᱳ ᱴᱤ ᱯᱤ ᱦᱚᱸ ᱵᱟᱝ ᱵᱷᱮᱨᱤᱯᱷᱟᱭᱚᱜ ᱠᱟᱱᱟ ᱛᱳ ᱛᱮᱦᱮᱧ ᱫᱚ ᱜᱟᱛᱮ ᱠᱚᱧ ᱞᱟᱹᱭ ᱟᱯᱮᱭᱟ ᱡᱮ ᱳ ᱴᱤ ᱯᱤ ᱦᱚᱸ ᱪᱤᱠᱟᱹᱛᱮ ᱵᱷᱮᱨᱤᱯᱷᱟᱭᱚᱜᱼᱟ ᱟᱨ ᱟᱵᱚ ᱪᱤᱠᱟᱹ ᱛᱮᱵᱚᱱ ᱥᱚᱯᱤᱝ ᱫᱟᱲᱮᱭᱟᱜᱼᱟ ᱥᱮ ᱚᱱᱟ ᱮᱯᱥ ᱠᱷᱚᱱ ᱟᱵᱚ ᱪᱤᱠᱟᱹ ᱛᱮᱵᱚᱱ ᱠᱤᱨᱤᱧ ᱫᱟᱲᱮᱭᱟᱜᱼᱟ ᱡᱟᱦᱟᱸ ᱫᱚ ᱟᱹᱨᱤᱪᱟᱹᱞᱤ ᱵᱟᱡᱟᱨ ᱮᱯᱥ ᱠᱷᱚᱱ ᱛᱳ ᱜᱟᱛᱮ ᱠᱚ ᱡᱚᱛᱚ ᱠᱷᱚᱱ ᱢᱟᱲᱟᱝ ᱟᱵᱚ ᱪᱟᱞᱟᱜ ᱦᱩᱭᱩᱜ ᱛᱟᱵᱚᱱᱟ ᱟᱹᱨᱤᱪᱟᱹᱞᱤ ᱵᱟᱡᱟᱨ ᱮᱯᱥ ᱨᱮ ᱛᱳ ᱤᱧ ᱪᱟᱞᱟᱜ ᱠᱟᱱᱟ ᱛᱳ ᱟᱹᱨᱤᱪᱟᱹᱞᱤ ᱵᱟᱡᱟᱨ ᱮᱯᱥ ᱠᱟᱛᱮᱫ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱜᱟᱛᱮ ᱠᱚ ᱡᱮ ᱛᱮᱦᱤᱧ ᱜᱟᱯᱟ ᱫᱚ ᱟᱯᱰᱮᱴ ᱠᱟᱱᱟ ᱥᱮ ᱱᱚᱣᱟ ᱱᱤᱭᱮ ᱠᱟᱹᱢᱤ ᱪᱟᱞᱟᱣ ᱞᱮᱱᱟ ᱪᱟᱹᱞᱩᱜ ᱠᱟᱱ ᱛᱟᱦᱮᱱᱟ ᱛᱳ ᱱᱤᱛᱚᱜ ᱟᱵᱚ ᱵᱚᱱ ᱧᱮᱞ ᱫᱟᱲᱮᱭᱟᱜᱼᱟ ᱡᱮ ᱱᱤᱛᱚᱜ ᱵᱚᱱ ᱥᱚᱯᱤᱝ ᱫᱟᱲᱮᱭᱟᱜᱼᱟ ᱴᱷᱤᱠ ᱜᱮᱭᱟ ᱛᱚ ᱜᱟᱛᱮ ᱠᱚ ᱱᱤᱛᱚᱜ ᱟᱯᱮ ᱞᱚᱜᱽ ᱤᱱ ᱤᱧ ᱞᱟᱹᱭ ᱟᱯᱮ ᱠᱟᱱᱟ ᱡᱟᱦᱟᱸ ᱯᱮᱭᱟ ᱫᱟᱜᱽ ᱧᱮᱞᱚᱜ ᱠᱟᱱᱟ ᱱᱤᱝᱠᱟ ᱜᱮ ᱯᱟᱥᱴᱟ ᱨᱮᱵᱚᱱ ᱡᱚᱴᱮᱫ ᱢᱟ ᱛᱟᱨᱯᱚᱨᱮ ᱥᱟᱭᱤᱱ ᱤᱱ ᱨᱮᱵᱚᱱ ᱡᱚᱴᱮᱫ ᱢᱟ ᱡᱚᱴᱮᱫ ᱠᱟᱛᱮᱫ ᱱᱚᱰᱮ ᱟᱵᱚ ᱢᱳᱵᱟᱭᱤᱞ ᱱᱟᱢᱵᱟᱨ ᱮᱢᱟᱜ ᱦᱩᱭᱩᱜ ᱛᱟᱵᱚᱱᱟ ᱟᱯᱱᱟᱨᱟᱜ ᱜᱮ ᱤᱧ ᱮᱢᱟᱜ ᱠᱟᱱᱟ ᱱᱟᱢᱵᱟᱨ ᱤᱧ ᱮᱢᱟᱫᱟ ᱢᱳᱵᱟᱭᱤᱞ ᱱᱟᱢᱵᱟᱨ ᱛᱟᱨᱯᱚᱨᱮ ᱞᱟᱛᱟᱨ ᱨᱮ ᱡᱟᱦᱟᱸ ᱵᱚᱱ ᱧᱮᱞ ᱫᱟᱲᱮᱜ ᱠᱟᱱᱟ ᱚᱞ ᱢᱮᱱᱟᱜᱼᱟ ᱯᱨᱤᱵᱷᱤᱠᱤ ᱯᱚᱞᱤᱥᱤ ᱟᱨ ᱴᱨᱮᱢ ᱮᱱᱰ ᱠᱚᱱᱴᱤᱱᱤᱭᱩᱥ ᱛᱚ ᱱᱚᱣᱟ ᱵᱟᱱᱟᱨ ᱨᱮᱜᱮ ᱵᱚᱱ ᱡᱚᱴᱮᱫᱟᱜ ᱢᱟ ᱡᱚᱴᱮᱫ ᱠᱟᱛᱮᱫ ᱚᱸᱰᱮ ᱠᱚᱱᱴᱤᱱᱤᱭᱩ ᱨᱮᱵᱚᱱ ᱡᱚᱴᱮᱫᱟ ᱜᱟᱛᱮ ᱠᱚ ᱡᱚᱴᱮᱫ ᱠᱤᱫᱟᱹᱧ ᱛᱟᱨᱯᱚᱨᱮ ᱱᱤᱛᱚᱜ ᱳᱴᱤᱯᱤ ᱵᱷᱮᱨᱤᱯᱷᱟᱭᱚᱜᱼᱟ ᱜᱟᱛᱮ ᱠᱚ ᱤᱧᱟᱹᱜ ᱵᱷᱮᱨᱤᱯᱷᱟᱭ ᱠᱟᱱᱟ ᱥᱟᱠᱥᱮᱥᱯᱷᱩᱞ ᱛᱚ ᱜᱟᱛᱮ ᱠᱚᱯᱮ ᱵᱩᱡᱽ ᱫᱟᱲᱮᱭᱟᱫᱟ ᱡᱮ ᱪᱤᱠᱟᱛᱮ ᱟᱵᱚ ᱵᱚᱱ ᱞᱚᱜᱤᱱᱚᱜᱼᱟ ᱛᱚ ᱤᱧᱫᱩᱧ ᱞᱚᱜᱤᱱ ᱟᱠᱟᱱᱟ ᱱᱤᱛᱚᱜ ᱜᱟᱛᱮ ᱠᱚᱵᱚᱱ ᱵᱟᱲᱟᱭ ᱫᱟᱲᱮᱭᱟᱜᱼᱟ ᱡᱮ ᱪᱤᱠᱟ ᱛᱮᱵᱚᱱ ᱥᱚᱯᱤᱝᱟ ᱛᱟᱦᱚᱞᱮ ᱱᱤᱛᱚᱜ ᱱᱚᱰᱮ ᱟᱹᱰᱤ ᱜᱟᱱ ᱚᱱᱠᱟ ᱞᱮᱠᱟᱛᱮ ᱟᱵᱚ ᱥᱟᱱᱛᱟᱲ ᱠᱚᱣᱟᱜ ᱢᱮᱱᱟᱜ ᱟᱠᱟᱫᱟ ᱞᱩᱜᱽᱲᱤᱡ ᱠᱚ ᱚᱱᱠᱟ ᱞᱮᱠᱟᱛᱮ ᱢᱟᱱᱮ ᱡᱟᱦᱟᱱᱟᱜ ᱜᱮᱵᱚᱱ ᱦᱟᱛᱟᱣ ᱡᱟᱦᱟᱸ ᱡᱟᱦᱟᱸ ᱱᱚᱰᱮ ᱵᱚᱱ ᱧᱟᱢᱚᱜᱼᱟ ᱛᱚ ᱜᱟᱛᱮ ᱠᱚ ᱢᱤᱫᱴᱮᱱ ᱩᱫᱩᱜ ᱞᱮᱜᱟᱣ ᱟᱯᱮ ᱠᱟᱱᱟ ᱛᱚ ᱡᱟᱦᱟᱸᱴᱟᱜ ᱜᱮ ᱢᱤᱫᱴᱮᱱ ᱤᱧ ᱡᱚᱴᱮᱫᱟ ᱜᱟᱛᱮ ᱠᱚ ᱧᱮᱞ ᱛᱟᱵᱚᱱ ᱯᱮ ᱡᱚᱴᱮᱫ ᱠᱤᱫᱟᱹᱧ ᱡᱚᱴᱮᱫ ᱠᱟᱛᱮ ᱱᱚᱰᱮ ᱜᱟᱛᱮ ᱠᱚ ᱞᱟᱛᱟᱨ ᱨᱮᱵᱚᱱ ᱧᱮᱞ ᱫᱟᱲᱮᱭᱟᱜ ᱠᱟᱱᱟ ᱵᱟᱭ ᱱᱟᱣ ᱚᱸᱰᱮ ᱵᱚᱱ ᱡᱚᱴᱮᱫ ᱢᱟ ᱥᱚᱯᱤᱝ ᱞᱟᱹᱜᱤᱫ ᱢᱟᱱᱮ ᱦᱟᱛᱟᱣ ᱞᱟᱹᱜᱤᱫ ᱛᱚ ᱵᱟᱭ ᱱᱟᱣ ᱨᱮᱧ ᱡᱚᱴᱮᱫ ᱫᱟ ᱵᱟᱭ ᱱᱟᱣ ᱨᱮ ᱡᱚᱴᱮᱫ ᱠᱟᱛᱮ ᱜᱟᱛᱮ ᱠᱚ ᱱᱤᱛᱚᱜ ᱟᱵᱚ ᱱᱚᱰᱮ ᱪᱮᱠ ᱟᱣᱩᱴ ᱨᱮᱵᱚᱱ ᱡᱚᱴᱮᱫ ᱢᱟ ᱪᱮᱠ ᱟᱣᱩᱴ ᱡᱚᱴᱮᱫ ᱠᱟᱛᱮ ᱜᱟᱛᱮ ᱠᱚ ᱤᱧᱟᱹᱜ ᱨᱮᱱᱟᱜ ᱫᱚ ᱢᱟᱱᱮ ᱠᱤᱨᱤᱧ ᱞᱟᱹᱜᱤᱫ ᱡᱚᱛᱚ ᱰᱤᱴᱮᱞᱥ ᱤᱧᱟᱹᱝ ᱮᱰᱨᱮᱥ ᱤᱧ ᱮᱢ ᱟᱠᱟᱫᱟ ᱛᱳ ᱜᱟᱛᱮ ᱠᱚ ᱟᱯᱮ ᱫᱚ ᱱᱚᱰᱮ ᱪᱮᱛᱟᱱ ᱨᱮᱵᱚᱱ ᱧᱮᱞ ᱫᱟᱲᱮᱭᱟᱜ ᱠᱟᱱᱟ ᱡᱮ ᱱᱤᱭᱩ ᱮᱰᱨᱮᱥ ᱵᱚᱞᱮ ᱢᱮᱱᱟᱜ ᱚᱞ ᱢᱮᱱᱟᱜ ᱟᱠᱟᱫᱟ ᱚᱱᱟ ᱵᱚᱱ ᱡᱚᱴᱮᱫ ᱢᱟ ᱱᱚᱰᱮ ᱫᱚ ᱜᱟᱛᱮ ᱠᱚ ᱱᱚᱰᱮ ᱥᱚᱯᱤᱝ ᱰᱤᱴᱮᱞᱥ ᱵᱚᱞᱮ ᱚᱞ ᱢᱮᱱᱟᱜᱼᱟ ᱛᱳ ᱱᱚᱰᱮ ᱟᱵᱚᱣᱟᱜ ᱧᱩᱛᱩᱢ ᱵᱚᱱ ᱚᱞ ᱢᱟ ᱛᱚ ᱤᱧᱟᱹᱜ ᱧᱩᱛᱩᱢ ᱮᱢᱟᱜ ᱠᱟᱱᱟ ᱡᱮᱢᱚᱱ ᱤᱧᱟᱹᱜ ᱧᱩᱛᱩᱢ ᱮᱢᱟᱜ ᱠᱟᱱᱟ ᱨᱟᱡᱩ ᱢᱟᱱᱰᱤ ᱢᱟᱱᱰᱤ ᱮᱢᱟᱫᱤᱧ ᱞᱟᱛᱟᱨ ᱟᱵᱚᱣᱟᱜ ᱵᱷᱤᱞᱮᱡᱽ ᱢᱟᱱᱮ ᱟᱵᱚᱣᱟᱜ ᱟᱛᱳ ᱵᱚᱱ ᱚᱞ ᱢᱟ ᱤᱧ ᱚᱞ ᱫᱤᱧ ᱚᱞ ᱠᱤᱫᱟᱹᱧ ᱛᱟᱯᱚᱨᱮ ᱜᱟᱛᱮ ᱠᱚ ᱚᱱᱟ ᱠᱚ ᱞᱟᱛᱟᱨ ᱨᱮ ᱚᱸᱰᱮ ᱯᱳᱥᱴ ᱚᱯᱷᱤᱥ ᱚᱠᱟᱴᱟᱜ ᱯᱳᱥᱴ ᱠᱟᱱ ᱛᱟᱵᱚᱱ ᱚᱱᱟᱧ ᱚᱞ ᱢᱟ ᱤᱧ ᱚᱞ ᱫᱤᱧ ᱛᱟᱨᱯᱚᱨ ᱚᱸᱰᱮ ᱜᱟᱛᱮ ᱠᱚ ᱚᱸᱰᱮ ᱥᱤᱴᱤ ᱟᱵᱚᱣᱟᱜ

ᱮᱢᱟᱜ ᱢᱟ ᱟᱯᱱᱟᱨᱟᱜ ᱜᱮ ᱮᱢᱟᱜ ᱠᱟᱹᱱᱟᱹᱧ ᱮᱢᱟ ᱫᱤᱧ ᱡᱤᱢᱮᱞ ᱯᱚᱨᱮ ᱱᱚᱰᱮ ᱮᱰ ᱱᱟᱣ ᱨᱮᱵᱚᱱ ᱡᱚᱴᱮᱫ ᱢᱟ ᱜᱟᱛᱮ ᱠᱚ ᱮᱰ ᱱᱟᱣ ᱨᱮ ᱥᱟᱠᱥᱮᱥ ᱠᱟᱱᱟ ᱱᱤᱛᱚᱜ ᱟᱵᱚ ᱜᱟᱛᱮ ᱠᱚ ᱯᱞᱮᱥ ᱚᱰᱟᱨ ᱵᱚᱞᱮ ᱢᱮᱱᱟᱜ ᱟᱠᱟᱫᱟ ᱱᱚᱰᱮ ᱵᱚᱱ ᱡᱚᱴᱮᱫ ᱞᱮᱠᱷᱟᱡ ᱜᱮ ᱟᱵᱚᱣᱟᱜ ᱚᱰᱟᱨ ᱥᱟᱠᱥᱮᱥᱯᱷᱩᱞᱚᱜᱼᱟ ᱟᱨ ᱜᱟᱛᱮ ᱠᱚ ᱱᱚᱣᱟ ᱧᱮᱞ ᱞᱟᱹᱜᱤᱫ ᱡᱮ ᱚᱰᱟᱨ ᱦᱩᱭ ᱠᱟᱱᱟ ᱥᱮ ᱵᱟᱝ ᱛᱟᱦᱞᱮ ᱱᱚᱰᱮ ᱵᱮᱠ ᱛᱮᱵᱚᱱ ᱞᱟᱜ ᱢᱟ ᱱᱚᱰᱮ ᱡᱚᱴᱮᱫ ᱤᱫᱤ ᱢᱟᱵᱚᱱ ᱱᱚᱣᱟᱴᱟᱜ ᱞᱮᱸᱜᱟ ᱛᱤ ᱯᱟᱥᱴᱟ ᱪᱮᱛᱟᱱ ᱨᱮ ᱡᱚᱴᱮᱫ ᱠᱟᱛᱮ ᱱᱚᱰᱮ ᱟᱨᱚ ᱜᱟᱛᱮ ᱠᱚ ᱱᱚᱰᱮ ᱯᱮᱭᱟ ᱫᱟᱜᱽ ᱨᱮᱜᱮ ᱵᱚᱱ ᱡᱚᱴᱮᱫ ᱢᱟ ᱞᱮᱸᱜᱟ ᱛᱤ ᱯᱟᱥᱴᱟ ᱡᱚᱴᱮᱫ ᱠᱟᱛᱮ ᱱᱚᱰᱮ ᱜᱟᱛᱮ ᱠᱚ ᱚᱞ ᱢᱮᱱᱟᱜ ᱟᱠᱟᱫᱟ ᱢᱟᱭ ᱚᱰᱟᱨ ᱡᱚᱛᱚ ᱠᱷᱚᱡ ᱪᱮᱛᱟᱱ ᱨᱮ ᱚᱱᱟ ᱵᱚᱱ ᱡᱚᱴᱮᱫ ᱢᱟ ᱛᱚ ᱜᱟᱛᱮ ᱠᱚ ᱱᱚᱰᱮ ᱟᱵᱚ ᱵᱚᱱ ᱧᱮᱞ ᱫᱟᱲᱮᱭᱟᱜᱼᱟ ᱡᱮ ᱟᱵᱚᱣᱟᱜ ᱚᱰᱟᱨ ᱦᱩᱭ ᱠᱟᱱᱟ ᱥᱮ ᱵᱟᱝ ᱟᱨ ᱛᱚ ᱵᱩᱡᱽ ᱫᱟᱲᱮᱭᱟᱜ ᱜᱮᱭᱟ ᱵᱚᱱ ᱡᱮ ᱪᱤᱠᱟᱛᱮ ᱟᱵᱚ ᱟᱹᱨᱤᱪᱟᱹᱞᱤ ᱵᱟᱡᱟᱨ ᱮᱯᱥ ᱠᱷᱚᱡ ᱵᱚᱱ ᱠᱤᱨᱤᱧ ᱫᱟᱲᱮᱭᱟᱜᱼᱟ ᱟᱨ ᱪᱤᱠᱟ ᱛᱮᱵᱚᱱ ᱞᱚᱜᱤᱱ ᱫᱟᱲᱮᱭᱟ ᱚᱱᱠᱟ ᱜᱮ ᱜᱟᱛᱮ ᱠᱚ᱾ ᱟᱨ ᱡᱟᱦᱟᱸᱭ ᱡᱩᱫᱤ ᱵᱟᱯᱮ ᱵᱟᱲᱟᱭ ᱫᱟᱲᱮᱭᱟᱫᱟ ᱛᱚ ᱞᱟᱛᱟᱨ ᱨᱮ ᱠᱚᱢᱮᱱᱴ ᱛᱟᱵᱚᱱ ᱯᱮ ᱟᱯᱮ ᱟᱨᱚ ᱵᱟᱲᱟᱭ ᱪᱚᱱᱟᱜ ᱤᱧ ᱨᱤᱠᱟᱹᱭᱟ ᱛᱚ ᱡᱟᱦᱟᱸᱭ ᱱᱟᱣᱟ ᱜᱮ ᱠᱷᱟᱡ ᱫᱚᱯᱮ ᱥᱟᱵᱥᱠᱨᱟᱭᱤᱵ ᱠᱟᱜ ᱯᱮ ᱟᱨ ᱠᱩᱥᱤᱭᱟᱜ ᱠᱷᱟᱡ ᱞᱟᱭᱤᱠ ᱯᱮ ᱟᱨ ᱜᱟᱛᱮ ᱠᱚ ᱵᱟᱲᱟᱭ ᱪᱚᱭ ᱞᱟᱹᱜᱤᱫ ᱥᱮᱭᱟᱨ ᱛᱟᱵᱚᱱ ᱯᱮ ᱟᱨ ᱵᱮᱞ ᱟᱭᱠᱚᱱ ᱦᱚᱸ ᱡᱚᱴᱮᱫ ᱛᱚᱨᱟᱭ ᱛᱟᱵᱚᱱ ᱯᱮ ᱡᱚᱛᱚ ᱠᱷᱚᱱ ᱞᱟᱦᱟ ᱨᱮ ᱵᱷᱤᱰᱤᱭᱳ ᱧᱟᱢ ᱞᱟᱹᱜᱤᱫ ᱴᱷᱤᱠ ᱜᱮᱭᱟ ᱜᱟᱛᱮ ᱠᱚ ᱢᱩᱪᱟᱹᱫ ᱨᱮ ᱡᱚᱛᱚ ᱠᱚᱜᱮ ᱫᱚᱦᱲᱟ ᱛᱮ ᱡᱚᱦᱟᱨ